ᱡᱚᱦᱟᱨ ᱤᱧ ᱫᱚ ᱯᱨᱚᱥᱟᱱᱛᱚ ᱦᱮᱢᱵᱨᱚᱢ ᱟᱨ ᱱᱚᱣᱟ ᱵᱷᱤᱰᱤᱭᱳ ᱨᱤᱧ ᱪᱮᱫᱟ ᱯᱮᱭᱟ ᱯᱷᱨᱩᱴᱥ ᱨᱮᱭᱟᱜ ᱧᱩᱛᱩᱢ ᱟᱠᱷᱟᱱ ᱡᱚ ᱠᱚᱣᱟᱜ ᱧᱩᱛᱩᱢ ᱴᱷᱤᱠ ᱜᱮᱭᱟ ᱛᱟᱦᱞᱮ ᱵᱚᱱ ᱥᱴᱟᱨᱴ ᱞᱮᱜᱮ ᱵᱟᱱᱟᱱᱟ ᱫᱚᱠᱚ ᱢᱮᱛᱟᱜᱼᱟ ᱠᱟᱭᱨᱟ ᱰᱮᱴ ᱫᱚᱠᱚ ᱢᱮᱛᱟᱜᱼᱟ ᱠᱷᱩᱡᱩᱨ ᱚᱨᱮᱧᱡᱽ ᱫᱚᱠᱚ ᱢᱮᱛᱟᱜᱼᱟ ᱠᱚᱢᱟ ᱠᱚᱢᱞᱟ ᱦᱮᱞᱟ ᱜᱨᱮᱯ ᱫᱚᱠᱚ ᱢᱮᱛᱟᱜᱼᱟ ᱟᱝᱜᱩᱨ ᱢᱮᱝᱜᱳ ᱫᱚᱠᱚ ᱢᱮᱛᱟᱜᱼᱟ ᱩᱞ ᱠᱮᱨᱚᱴ ᱫᱚᱠᱚ ᱢᱮᱛᱟᱜᱼᱟ ᱟᱨᱟᱜ ᱟᱨᱟᱜ ᱢᱩᱞᱟ ᱟᱨᱟᱜ ᱢᱩᱞᱟ ᱠᱚ ᱢᱮᱛᱟᱜᱼᱟ ᱮᱯᱚᱞ ᱫᱚᱠᱚ ᱢᱮᱛᱟᱜᱼᱟ ᱥᱮᱣ ᱯᱚᱢᱮᱜᱨᱮᱱᱮᱴ ᱫᱚᱠᱚ ᱢᱮᱛᱟᱜᱼᱟ ᱟᱱᱟᱨ ᱣᱟᱴᱟᱨᱢᱮᱞᱚᱱ ᱫᱚᱠᱚ ᱢᱮᱛᱟᱜᱼᱟ ᱫᱟᱜ ᱫᱟᱜ ᱠᱚᱦᱚᱸᱰᱟ ᱠᱚ ᱢᱮᱛᱟᱜᱼᱟ ᱟᱨ ᱟᱨ ᱢᱤᱫᱴᱤᱡ ᱡᱤᱱᱤᱥ ᱚᱱᱟ ᱵᱟᱲᱟᱭ ᱠᱟᱜ ᱠᱟᱛᱷᱟ ᱡᱮ

ᱯᱷᱨᱩᱴ ᱨᱮᱭᱟᱜ ᱧᱩᱛᱩᱢᱤᱧ ᱵᱟᱲᱟᱭ ᱛᱟᱦᱮᱸᱫ ᱢᱮᱱᱛᱮᱧ ᱚᱞ ᱟᱫᱟ ᱴᱷᱤᱠ ᱜᱮᱭᱟ ᱯᱷᱤᱭᱩᱪᱟᱨ ᱨᱮ ᱱᱮᱠᱥᱴ ᱵᱷᱤᱰᱤᱭᱳ ᱨᱮᱧ ᱵᱟᱛᱟᱣ ᱯᱮᱭᱟ ᱟᱨᱦᱚᱸ ᱱᱚᱣᱟ ᱱᱚᱣᱟ ᱯᱷᱨᱩᱴᱥ ᱨᱮᱭᱟᱜ ᱧᱩᱛᱩᱢ ᱠᱚ ᱚᱞ ᱚᱞᱟ ᱚᱞ ᱠᱟᱛᱮ ᱵᱷᱤᱰᱤᱭᱳᱧ ᱛᱮᱭᱟᱨᱟ ᱴᱷᱤᱠ ᱜᱮᱭᱟ ᱛᱚ ᱱᱤᱛᱚᱜ ᱞᱟᱹᱜᱤᱫ ᱛᱮ ᱵᱷᱤᱰᱤᱭᱳ ᱫᱚ ᱱᱚᱰᱮ ᱜᱤᱧ ᱠᱮᱪᱮᱫᱮᱜᱼᱟ ᱫᱷᱚᱱᱭᱚᱵᱟᱫᱽ